ᱛᱚᱵᱮ ᱞᱟᱹᱭ ᱵᱤᱱ ᱥᱮ ᱴᱩᱰᱩ ᱠᱚᱲᱟ ᱵᱮᱥ ᱠᱚᱲᱟ ᱠᱩᱲᱤ ᱥᱟᱞᱟᱜ ᱪᱮᱫᱟᱜ ᱵᱟᱝ ᱠᱚ ᱮᱱᱮᱡᱟ ᱟᱹᱵᱤᱱᱟᱜ ᱱᱚᱣᱟ ᱵᱮᱠᱟᱨᱤᱭᱟ ᱠᱩᱠᱞᱤ ᱨᱮᱱᱟᱜ ᱛᱮᱞᱟ ᱞᱟᱹᱜᱤᱫ ᱟᱹᱞᱤᱧ ᱴᱷᱮᱱ ᱥᱚᱢᱚᱭ ᱵᱟᱹᱱᱩᱜᱼᱟ ᱵᱮᱠᱟᱨᱤᱭᱟ ᱫᱚ ᱵᱟᱝᱟ ᱵᱮᱠᱟᱨᱤᱭᱟ ᱴᱩᱰᱩ ᱵᱚᱭᱦᱟ ᱟᱹᱰᱤ ᱫᱟᱢᱟᱱ ᱜᱟᱵᱮ ᱠᱟᱛᱷᱟ ᱢᱮᱱᱟᱜᱼᱟ ᱟᱹᱵᱤᱱ ᱴᱩᱰᱩ ᱦᱚᱲ ᱦᱩᱭ ᱠᱟᱛᱮ ᱟᱹᱵᱤᱱ ᱜᱮᱥᱮ ᱵᱟᱝ ᱵᱤᱱ ᱞᱟᱹᱭ ᱫᱟᱲᱮᱭᱟᱜ ᱠᱟᱱᱟ ᱛᱚᱵᱮ ᱤᱧ ᱜᱩᱨᱩ ᱠᱚ ᱴᱷᱮᱱ ᱠᱚᱨᱮ ᱦᱚᱸ ᱟᱨᱡᱚᱱ ᱠᱟᱛᱮ ᱜᱮ ᱫᱚᱦᱚ ᱜᱮ ᱥᱮᱫᱟᱭ ᱛᱟᱦᱮᱸ ᱠᱟᱱᱟ ᱪᱟᱹᱭ ᱪᱟᱢᱯᱟ ᱪᱤᱨᱩᱜᱟᱲ ᱱᱤᱞᱤᱵᱤᱪᱷᱤ ᱵᱟᱫᱚᱞᱤᱜᱟᱲ ᱛᱟᱦᱮᱸ ᱠᱟᱱᱟ ᱠᱚ ᱢᱟᱹᱨᱰᱤ ᱠᱤᱥᱟᱹᱬ ᱠᱤᱥᱠᱩ ᱨᱟᱯᱟᱡᱽ ᱥᱚᱨᱮᱱ ᱥᱤᱯᱟᱹᱭ ᱦᱟᱸᱥᱫᱟᱜ ᱯᱩᱨᱩᱫᱷᱩᱞ ᱢᱩᱨᱢᱩ ᱴᱷᱟᱹᱠᱩᱨ

ᱵᱮᱥᱨᱟ ᱛᱩᱲᱩ ᱠᱚᱲᱟ ᱵᱮᱥᱨᱟ ᱠᱩᱲᱤ ᱫᱤᱜᱷᱨᱟ ᱯᱟᱨᱮ ᱠᱚ ᱠᱷᱟᱹᱛᱤᱨ ᱵᱮᱥᱨᱟ ᱠᱚᱲᱟ ᱠᱚ ᱮᱜᱮᱨᱮᱱᱟ ᱟᱨ ᱩᱠᱩ ᱩᱠᱩ ᱛᱮ ᱚᱱᱟ ᱵᱟᱱ ᱫᱚ ᱱᱟᱹᱭ ᱫᱚ ᱟᱛᱨᱟ ᱠᱚ ᱜᱮᱫ ᱠᱟᱫᱟ ᱴᱩᱰᱩ ᱠᱚᱲᱟ ᱵᱮᱥᱨᱟ ᱛᱩᱢᱫᱟᱜ ᱴᱟᱢᱟᱠ ᱜᱚᱜ ᱠᱟᱛᱮ ᱵᱟᱸᱫᱚ ᱱᱟᱹᱲᱤ ᱛᱮ ᱴᱩᱰᱟᱹᱝ ᱴᱩᱰᱟᱹᱝ ᱥᱮᱛᱟ ᱜᱟᱰᱟ ᱥᱮᱴᱮᱨ ᱚᱠᱛᱚ ᱨᱮ ᱚᱱᱟ ᱵᱟᱱᱫᱚ ᱱᱟᱹᱲᱤ ᱫᱚ ᱟᱪᱟᱠᱟ ᱜᱮ ᱛᱚᱯᱷᱟᱛ ᱧᱩᱨ ᱮᱱᱟ ᱥᱟᱱᱟᱢ ᱨᱩᱥᱤᱠᱟ ᱴᱩᱰᱩ ᱠᱚᱲᱟ ᱵᱟᱱᱜᱟᱲᱟ ᱛᱟᱨ ᱠᱚ ᱵᱚᱦᱟᱣ ᱟᱠᱟᱱᱟ ᱤᱱᱟᱹ ᱛᱟᱭᱚᱢ ᱢᱤᱫ ᱧᱤᱫᱟᱹ ᱠᱚ ᱵᱤᱪᱟᱹᱨ ᱠᱮᱜᱼᱟ ᱵᱤᱪᱟᱹᱨ ᱱᱚᱣᱟ ᱠᱚ ᱴᱷᱟᱹᱣᱠᱟᱹ ᱠᱮᱜᱼᱟ ᱵᱮᱥᱨᱟ ᱠᱩᱲᱤ ᱠᱷᱟᱹᱛᱤᱨ ᱴᱩᱰᱩ ᱠᱚᱲᱟ ᱫᱚ ᱟᱡ ᱡᱤᱣᱤ ᱪᱟᱞᱟᱣ ᱚᱱᱟᱛᱮ ᱴᱩᱰᱩ ᱟᱨ ᱵᱮᱥᱨᱟ ᱫᱚ ᱵᱟᱝ ᱠᱚ ᱮᱱᱮᱡᱼᱟ ᱢᱟᱨᱟᱝ ᱠᱟᱜᱚᱡᱽ ᱨᱮ ᱚᱠᱨᱟ ᱠᱚ ᱚᱞ ᱠᱮᱜᱼᱟ ᱡᱟᱦᱟᱸ ᱛᱩᱢᱫᱟᱜ ᱠᱷᱟᱹᱛᱤᱨ ᱴᱩᱰᱩ ᱠᱚᱲᱟ ᱠᱚᱣᱟᱜ ᱡᱤᱣᱤ ᱪᱟᱞᱟᱣ ᱟᱠᱟᱱᱟ ᱛᱚ ᱛᱮᱦᱮᱧ ᱟᱹᱵᱤᱱ ᱚᱱᱟ ᱨᱚᱥᱤᱫ ᱟᱨ ᱴᱩᱰᱩ ᱡᱟᱢᱤᱱ ᱵᱟᱝ ᱠᱟᱱᱟ ᱟᱹᱵᱤᱱ ᱫᱚ ᱟᱹᱵᱤᱱᱟᱜ ᱛᱩᱢᱫᱟᱜ ᱞᱮᱠᱟ ᱵᱟᱱᱟᱨ ᱵᱟᱨᱮ ᱪᱮᱴᱟ ᱪᱮᱴᱟ ᱠᱟᱛᱮ ᱴᱟᱢᱟᱠ ᱞᱮᱠᱟ ᱜᱩᱰᱟᱹ ᱜᱩᱰᱟᱹ ᱠᱟᱛᱮ ᱞᱟᱜᱟᱣ ᱠᱟᱹᱢᱤᱱᱟ ᱢᱤᱫᱴᱟᱝ ᱫᱟᱭᱟ ᱠᱟᱛᱮ ᱟᱨ ᱢᱤᱫᱴᱟᱝ ᱩᱠᱤᱞ ᱵᱟᱹᱵᱩ ᱠᱟᱛᱮ ᱱᱚᱰᱮ

ᱜᱚᱴᱟ ᱥᱩᱛᱩᱨᱟᱭ ᱨᱮ ᱛᱤᱸᱜᱩ ᱠᱟᱛᱮ ᱵᱷᱚᱴ ᱠᱚ ᱮᱢᱟ᱾ ᱥᱮᱬᱟ ᱠᱚ ᱯᱷᱳᱱᱤ, ᱥᱮᱬᱟ ᱠᱚ ᱢᱟᱹᱥᱨᱤ ᱫᱷᱟᱱ, ᱥᱟᱶᱛᱟ ᱮᱱᱮᱡ ᱫᱚ ᱜᱩᱡᱩᱜ ᱞᱮᱠᱟ ᱠᱚ ᱵᱩᱡᱷᱟᱹᱣᱟ᱾ ᱤᱠᱷᱟᱹᱱ ᱪᱷᱟᱹᱛᱤᱠ ᱠᱚᱲᱟ ᱠᱩᱲᱤ ᱥᱟᱞᱟᱜ ᱱᱟᱹᱪᱱᱤ ᱵᱟᱱᱫᱮ ᱠᱟᱛᱮ ᱰᱟᱸᱰᱟ ᱦᱤᱞᱟᱹᱣ ᱦᱤᱞᱟᱹᱣ ᱟᱛᱮ ᱮᱱᱮᱡ ᱟᱠᱚ ᱦᱳᱞᱤ᱾ ᱪᱷᱟᱹᱛᱤᱠ ᱠᱚᱲᱟ ᱠᱩᱲᱤ ᱥᱟᱞᱟᱜ ᱟᱨᱟᱜ ᱱᱤᱞ ᱨᱚᱝ ᱛᱮ ᱜᱚᱴᱟ ᱵᱚᱦᱚᱜ ᱴᱷᱚᱲᱚ ᱴᱷᱚᱯᱚ ᱠᱟᱛᱮ ᱮᱱᱮᱡ ᱟᱠᱚ ᱦᱳᱞᱤ᱾ ᱦᱳᱞᱤ ᱨᱮ ᱦᱳᱞᱤ᱾ ᱨᱚᱝᱜᱚ ᱨᱚᱝᱜᱚ ᱞᱤᱱᱟᱞᱤ ᱱᱟᱪᱚ ᱛᱩᱢᱮ ᱡᱷᱩᱞᱤ ᱡᱷᱩᱞᱤ᱾ ᱚᱱᱟᱛᱤᱧ ᱢᱮᱱᱮᱜᱼᱟ ᱢᱟᱴ ᱠᱚ ᱦᱮᱡ ᱮᱱ ᱠᱷᱟᱹᱛᱤᱨ ᱵᱟᱹᱨᱩ ᱥᱟᱨᱡᱚᱢ ᱱᱟᱦᱟᱨ ᱢᱟᱞᱚᱴᱚᱜ ᱠᱟᱱ᱾ ᱦᱚᱞᱚᱝ ᱢᱮᱥᱤᱱ ᱦᱮᱡ ᱮᱱ ᱠᱷᱟᱹᱛᱤᱨ ᱠᱟᱴ ᱰᱷᱤᱝᱠᱤ ᱩᱠᱷᱩᱲ ᱢᱟᱞᱚᱴᱚᱜ ᱠᱟᱱ᱾ ᱡᱩᱜᱽ ᱢᱟ ᱡᱩᱞᱩᱜ ᱠᱟᱱ ᱥᱟᱶᱛᱮᱭᱚᱜ ᱠᱟᱱ᱾ ᱱᱟᱦᱟᱜ ᱠᱚᱲᱟ ᱠᱚ ᱠᱟᱞᱚᱴᱚᱜ ᱠᱟᱱ᱾ ᱛᱩᱢᱫᱟᱜ ᱴᱟᱢᱟᱠ ᱢᱟᱞᱚᱴᱚᱜ ᱠᱟᱱ᱾ ᱚᱱᱟ ᱛᱩᱢᱫᱟᱜ ᱴᱟᱢᱟᱠ ᱢᱟᱞᱚᱴᱚᱜ ᱠᱟᱱ᱾

ᱛᱟᱵᱮᱨ ᱛᱮᱜᱮ ᱦᱩᱭᱩᱜᱼᱟ ᱵᱟᱹᱵᱩ ᱤᱧ ᱫᱚ ᱟᱯᱮ ᱞᱮᱠᱟ ᱫᱚ ᱵᱟᱹᱧ ᱧᱩᱨ ᱠᱚᱣᱟ ᱨᱮᱱᱴᱟ ᱞᱮᱠᱮ ᱥᱚᱢᱨᱟ ᱦᱚᱯᱚᱱ ᱡᱟᱦᱟᱸᱭ ᱜᱚᱭᱱᱟ ᱩᱱᱤ ᱫᱚ ᱦᱟᱨᱴ ᱮᱴᱮᱠ ᱛᱮ ᱜᱚᱡ ᱟᱠᱟᱱᱟ ᱟᱨ ᱨᱩᱯᱟᱹᱭ ᱦᱚᱯᱚᱱ ᱡᱟᱦᱟᱸᱭ ᱜᱚᱭᱱᱟ ᱩᱱᱤᱭᱟᱜ ᱫᱚ ᱵᱞᱚᱰ ᱯᱨᱮᱥᱟᱨ ᱛᱟᱦᱮᱸ ᱠᱟᱱᱟ ᱟᱨ ᱤᱧᱤᱧ ᱦᱚᱯᱚᱱ ᱢᱟᱭᱠᱮᱞ ᱡᱟᱦᱟᱸᱭ ᱨᱩᱣᱟᱹᱜ ᱠᱟᱱᱟ ᱱᱚᱣᱟ ᱫᱚ ᱵᱨᱮᱱ ᱢᱮᱞᱮᱨᱤᱭᱟ ᱠᱟᱱᱟ ᱦᱟᱨᱴ ᱮᱴᱮᱠ ᱵᱨᱮᱱ ᱢᱮᱞᱮᱨᱤᱭᱟ ᱨᱩᱣᱟᱹ ᱡᱩᱫᱤ ᱡᱟᱦᱟᱸᱭ ᱫᱟᱲᱮ ᱚᱠᱟ ᱛᱟᱵᱮᱨ ᱛᱮ ᱵᱮᱥᱟ ᱮᱱᱠᱷᱟᱱ ᱫᱤᱥᱚᱢ ᱨᱮ ᱩᱱ ᱢᱟᱨᱟᱝ ᱢᱟᱨᱟᱝ ᱰᱟᱠᱛᱚᱨ ᱪᱮᱫᱟᱜ ᱠᱚ ᱯᱟᱲᱦᱟᱣ ᱠᱟᱜᱼᱟ ᱫᱩ ᱟᱯᱮ ᱜᱮ ᱛᱟᱵᱮᱨ ᱠᱷᱟᱱ ᱛᱟᱵᱮᱨᱚᱜ ᱯᱮ ᱤᱧ ᱫᱚ ᱵᱟᱨᱤ ᱠᱚᱫᱚᱧ ᱤᱫᱤᱭᱟ ᱵᱟᱨᱤ ᱠᱚᱫᱚ ᱨᱮ ᱵᱟᱭ ᱵᱮᱥᱚᱜ ᱠᱷᱟᱱ ᱯᱚᱛᱚᱵ ᱤᱧ ᱤᱫᱤᱭᱟ ᱯᱚᱛᱚᱵ ᱨᱮ ᱵᱟᱭ ᱵᱮᱥᱚᱜ ᱠᱷᱟᱱ ᱦᱮᱞᱮᱱ ᱤᱧ ᱤᱫᱤᱭᱟ ᱦᱮᱞᱮᱱ ᱤᱧ ᱤᱫᱤᱭᱟ ᱮᱱᱛᱮ ᱨᱮᱦᱚᱸ ᱟᱯᱮ ᱞᱮᱠᱟ ᱡᱟᱦᱮᱨ ᱫᱟᱨᱮ ᱫᱚ ᱵᱟᱹᱧ ᱛᱟᱵᱮᱨᱚᱜᱼᱟ ᱳᱠᱮ ᱟᱸᱡᱚᱢ ᱠᱟᱫᱟ ᱵᱚᱡᱟ ᱠᱚ ᱱᱩᱭ ᱫᱚ ᱠᱟᱱᱟ ᱚᱱᱟ ᱡᱩᱜᱽ ᱨᱤᱱᱤᱡ ᱤᱫᱤ ᱫᱚᱦᱚ ᱠᱟᱱᱟᱭ ᱴᱟᱠᱟ ᱯᱩᱭᱥᱟᱹ ᱛᱟᱭ ᱢᱮᱱᱟᱜᱼᱟ ᱢᱮᱱᱠᱷᱟᱱ ᱤᱫᱤ ᱫᱟᱨᱟᱭ ᱫᱤᱥᱚᱢ ᱫᱤᱥᱚᱢ ᱟᱥᱮᱱ ᱫᱟᱨᱟᱭ ᱵᱟᱡᱟᱨ ᱵᱟᱡᱟᱨ ᱢᱮᱱᱠᱷᱟᱱ ᱟᱵᱚ ᱫᱚ ᱨᱮᱸᱜᱮᱡ ᱱᱟᱪᱟᱨ ᱟᱱᱟ ᱢᱟᱹᱱᱢᱤ ᱠᱟᱱᱟ ᱵᱚᱱ ᱟᱵᱚ ᱫᱚ ᱵᱚᱸᱜᱟ ᱵᱩᱨᱩ ᱴᱷᱮᱱ ᱜᱮ ᱚᱛᱟ ᱛᱟᱵᱮᱨ ᱠᱟᱛᱮ ᱦᱩᱭ ᱟᱵᱚᱱᱟ ᱟᱨ ᱱᱩᱭ ᱱᱚᱣᱟ ᱢᱮᱱ ᱟᱠᱟᱫᱼᱟ ᱡᱟᱦᱮᱨ ᱜᱟᱲ ᱨᱮ ᱵᱟᱦᱟ ᱮᱱᱮᱡ ᱢᱟᱞᱚᱴᱚᱜᱼᱟ